ᱥᱟᱱᱟᱢ ᱠᱚ ᱡᱚᱦᱟᱨ ᱟᱥᱚᱜ ᱠᱟᱹᱱᱟᱹᱧ ᱥᱟᱱᱟᱢ ᱠᱚᱜᱮ ᱱᱟᱯᱟᱭ ᱜᱮ ᱢᱮᱱᱟᱜ ᱯᱮᱭᱟ ᱛᱤᱦᱤᱧ ᱫᱚ ᱡᱤᱵᱽᱼᱡᱤᱭᱟᱹᱞᱤ ᱠᱚᱣᱟᱜ ᱠᱨᱤᱢᱤ ᱥᱮ ᱯᱟᱴᱣᱟ ᱠᱷᱚᱱ ᱦᱩᱭᱩᱜ ᱠᱷᱟᱱ ᱨᱩᱣᱟᱹ ᱟᱨ ᱚᱱᱟ ᱠᱷᱚᱱ ᱟᱯᱱᱟᱨ ᱡᱤᱭᱟᱹᱞᱤ ᱠᱚ ᱵᱟᱧᱪᱟᱣ ᱠᱚ ᱨᱮᱭᱟᱜ ᱯᱚᱱᱛᱷᱟ ᱵᱟᱵᱚᱫ ᱵᱚᱱ ᱜᱟᱞᱢᱟᱨᱟᱣᱟ ᱱᱤᱛᱚᱜ ᱫᱚ ᱫᱟᱜ ᱫᱤᱱ ᱥᱮᱴᱮᱨᱮᱱᱟ ᱴᱷᱤᱠ ᱱᱤᱭᱟᱹ ᱚᱠᱛᱮ ᱜᱮ ᱡᱤᱵᱽ ᱡᱤᱭᱟᱹᱞᱤ ᱠᱚ ᱯᱟᱴᱣᱟ ᱨᱩᱣᱟᱹ ᱰᱷᱮᱨ ᱫᱚ ᱧᱟᱢ ᱠᱚᱣᱟ ᱚᱱᱟᱛᱮ ᱫᱟᱜ ᱫᱤᱱ ᱥᱮᱴᱮᱨᱚᱜ ᱞᱟᱦᱟ ᱟᱨ ᱫᱟᱜ ᱫᱤᱱ ᱪᱟᱵᱟ ᱞᱮᱱᱠᱷᱟᱱ ᱡᱟᱹᱨᱩᱲ ᱜᱮ ᱠᱨᱤᱢᱤ ᱥᱮ ᱯᱟᱴᱣᱟ ᱨᱟᱱ ᱫᱚ ᱡᱚᱢ ᱦᱚᱪᱚ ᱠᱚ ᱦᱩᱭᱩᱜᱼᱟ ᱜᱟᱹᱭ ᱰᱟᱝᱨᱟ ᱢᱮᱨᱚᱢ ᱵᱷᱤᱰᱤ ᱥᱤᱢ ᱥᱩᱠᱨᱤ ᱥᱟᱱᱟᱢ ᱡᱤᱵᱽ ᱡᱤᱭᱟᱹᱞᱤ ᱠᱚᱜᱮ ᱯᱟᱴᱣᱟ ᱨᱩᱣᱟᱹ ᱫᱚ ᱧᱟᱢ ᱠᱚᱣᱟ ᱟᱨ ᱢᱤᱫ ᱡᱤᱭᱟᱹᱞᱤ ᱠᱷᱚᱱ ᱮᱴᱟᱜ ᱡᱤᱭᱟᱹᱞᱤ ᱨᱮ ᱟᱹᱰᱤ ᱩᱥᱟᱹᱨᱟ ᱱᱚᱣᱟ ᱨᱩᱣᱟᱹ ᱫᱚ ᱯᱟᱥᱱᱟᱜᱼᱟ ᱚᱱᱟᱛᱮ ᱮᱠᱮᱱ ᱟᱯᱱᱟᱨ ᱟᱹᱥᱩᱞ ᱡᱤᱭᱟᱹᱞᱤ ᱢᱚᱛᱚ ᱫᱚ ᱵᱟᱝ ᱵᱤᱪᱠᱚᱢ ᱟᱯᱱᱟᱨ ᱟᱰᱮ ᱯᱟᱥᱮ ᱨᱮᱱ ᱥᱟᱱᱟᱢ ᱦᱚᱲ ᱜᱮ ᱟᱯᱱᱟᱨ ᱟᱯᱱᱟᱨ ᱡᱤᱭᱟᱹᱞᱤ ᱠᱚ ᱢᱤᱫ ᱫᱷᱚᱢ ᱛᱮ ᱯᱟᱴᱣᱟ ᱨᱟᱱ ᱡᱚᱢ ᱚᱪᱚ ᱠᱚ ᱦᱩᱭᱩᱜᱼᱟ ᱟᱨ ᱵᱟᱝᱠᱷᱟᱱ ᱡᱟᱦᱟᱱ ᱚᱨᱦᱚ ᱫᱚ ᱵᱟᱝ ᱦᱩᱭᱩᱜᱼᱟ ᱯᱟᱴᱣᱟ ᱫᱚ ᱚᱥᱟᱨ ᱢᱟᱪᱷᱟᱛᱮ ᱯᱮ ᱦᱟᱹᱴᱤᱧ ᱨᱮᱵᱚᱱ ᱦᱟᱹᱴᱤᱧ ᱫᱟᱲᱮᱭᱟᱠᱚᱣᱟ ᱯᱟᱹᱦᱤᱞ ᱫᱚ ᱨᱟᱣᱩᱱᱰ ᱣᱟᱱ ᱥᱮ ᱜᱳᱞ ᱠᱨᱤᱢᱤ ᱫᱚᱥᱟᱨ ᱦᱟᱹᱴᱤᱧ ᱫᱚ ᱴᱮᱯ ᱣᱟᱱ ᱥᱮ ᱯᱷᱤᱛᱟᱹ ᱠᱨᱤᱢᱤ ᱟᱨ ᱛᱮᱥᱟᱨ ᱫᱚᱠᱚ ᱦᱩᱭᱩᱜ ᱠᱟᱱᱟ ᱯᱷᱞᱩᱠ ᱣᱟᱱ ᱥᱮ ᱥᱟᱠᱟᱢ ᱠᱨᱤᱢᱤ ᱰᱷᱤᱨ ᱡᱟᱹᱛ ᱨᱮᱱ ᱯᱟᱴᱣᱟ ᱜᱮ ᱮᱠᱮᱱ ᱢᱮᱫ ᱛᱮᱫᱚ ᱵᱟᱠᱚ ᱧᱮᱞᱚᱜᱼᱟ ᱛᱚᱵᱮ ᱢᱟᱭᱠᱨᱳᱥᱠᱳᱯ ᱛᱮ ᱡᱤᱭᱟᱹᱞᱤ ᱠᱚᱣᱟᱜ ᱴᱟᱺᱰᱤ ᱛᱮ ᱵᱤᱰᱟᱹᱣ ᱞᱮᱠᱷᱟᱱ ᱱᱩᱠᱩ ᱯᱟᱴᱣᱟ ᱠᱚᱣᱟᱜ ᱵᱤᱞᱤ ᱟᱹᱰᱤ ᱥᱟᱯᱷᱟ ᱛᱮ ᱧᱮᱞ ᱩᱨᱩᱢᱚᱜᱼᱟ ᱟᱨ ᱱᱚᱣᱟ ᱠᱷᱚᱱ ᱜᱮ ᱵᱩᱡᱷᱟᱹᱜᱼᱟ ᱚᱠᱟ ᱡᱟᱹᱛ ᱨᱮᱱ ᱠᱨᱤᱢᱤ ᱢᱮᱱᱟᱜ ᱠᱚᱣᱟ ᱢᱮᱱᱛᱮ ᱚᱱᱟᱛᱮ ᱚᱠᱛᱮ ᱚᱠᱛᱮ ᱵᱷᱮᱴᱮᱱᱟᱨᱤ ᱦᱚᱥᱯᱤᱴᱟᱞ ᱛᱮ ᱟᱯᱱᱟᱨ ᱡᱤᱭᱟᱹᱞᱤ ᱠᱚᱣᱟᱜ ᱴᱟᱺᱰᱤ ᱛᱮ ᱵᱤᱰᱟᱹᱣ ᱞᱟᱹᱜᱤᱫ ᱤᱫᱤ ᱞᱮᱠᱷᱟᱱ ᱱᱟᱯᱟᱭ ᱦᱩᱭᱩᱜᱼᱟ ᱪᱮᱫ ᱪᱮᱫ ᱡᱟᱹᱛ ᱨᱮᱱ ᱯᱟᱴᱣᱟ ᱢᱮᱱᱟᱜ ᱠᱚᱣᱟ ᱵᱟᱰᱟᱭ ᱞᱮᱠᱷᱟᱱ ᱚᱱᱟ ᱞᱮᱠᱟᱛᱮ ᱨᱟᱱ ᱢᱩᱨᱜᱟᱹᱱ ᱵᱮᱣᱦᱟᱨ ᱜᱟᱱᱚᱜᱼᱟ ᱰᱷᱮᱨ ᱡᱟᱹᱛ ᱨᱮᱱ ᱯᱟᱴᱣᱟ ᱜᱮ ᱞᱟᱡ ᱨᱮᱠᱚ ᱛᱟᱦᱮᱱᱟ ᱱᱩᱠᱩ ᱯᱟᱴᱣᱟ ᱫᱚ ᱡᱤᱭᱟᱹᱞᱤ ᱠᱚᱣᱟᱜ ᱡᱚᱢᱟᱜ ᱡᱚᱢ ᱠᱟᱛᱮᱫ ᱜᱮᱠᱚ ᱵᱟᱧᱪᱟᱜ ᱠᱟᱱᱟ ᱫᱮᱞᱟ ᱱᱤᱛᱚᱜ ᱫᱚ ᱯᱟᱴᱣᱟ ᱥᱮ ᱠᱨᱤᱢᱤ ᱦᱚᱛᱮᱛᱮ ᱦᱩᱭᱩᱜ ᱠᱟᱱ ᱨᱩᱣᱟᱹ ᱨᱮᱭᱟᱜ ᱪᱤᱱᱦᱟᱹ ᱵᱟᱵᱚᱫ ᱵᱚᱱ ᱜᱟᱞᱢᱟᱨᱟᱣᱟ ᱡᱤᱵᱽ ᱡᱤᱭᱟᱹᱞᱤ ᱠᱚᱣᱟᱜ ᱦᱚᱲᱢᱚ ᱨᱮ ᱯᱟᱴᱣᱟ ᱠᱚ ᱵᱟᱥᱟ ᱞᱮᱱᱠᱷᱟᱱ ᱯᱟᱹᱦᱤᱞ ᱨᱮᱫᱚ ᱪᱮᱫ ᱪᱤᱱᱦᱟᱹ ᱜᱮ ᱵᱟᱝ ᱧᱮᱞᱚᱜ ᱛᱮ ᱵᱟᱵᱚᱱ ᱵᱩᱡᱷᱟᱹᱣ ᱫᱟᱲᱮᱭᱟᱜᱼᱟ ᱦᱚᱲᱢᱚ ᱨᱮ ᱯᱟᱴᱣᱟ ᱢᱮᱱᱟᱜ ᱠᱚᱣᱟ ᱢᱮᱱᱛᱮ᱾ ᱢᱮᱱᱠᱷᱟᱱ ᱚᱠᱛᱮ ᱯᱟᱨᱚᱢ ᱥᱟᱶ ᱥᱟᱶᱛᱮ ᱵᱟᱹᱭ ᱵᱟᱹᱭ ᱛᱮ ᱪᱤᱱᱦᱟᱹ ᱠᱚᱫᱚ ᱧᱮᱞ ᱴᱷᱤᱠᱚᱜ ᱮᱦᱚᱵᱚᱜᱼᱟ᱾ ᱦᱚᱲᱢᱚ ᱨᱮ ᱯᱟᱴᱣᱟ ᱠᱚ ᱛᱟᱦᱮᱸᱱ ᱠᱷᱟᱱ ᱡᱚᱢ ᱧᱩ ᱨᱮ ᱡᱟᱦᱟᱸᱱ ᱵᱮᱜᱟᱨ ᱫᱚ ᱵᱟᱝ ᱧᱮᱞᱚᱜᱼᱟ᱾ ᱢᱮᱱᱠᱷᱟᱱ ᱦᱚᱲᱢᱚ ᱫᱚ ᱵᱟᱹᱭ ᱵᱟᱹᱭᱛᱮ ᱨᱚᱦᱚᱲᱚᱜ ᱛᱟᱠᱚᱣᱟ ᱥᱟᱶᱛᱮ ᱦᱚᱲᱢᱚ ᱨᱮᱭᱟᱜ ᱫᱟᱲᱮ ᱦᱚᱸ ᱠᱚᱢᱚᱜ ᱥᱮᱫ ᱪᱟᱞᱟᱜᱼᱟ ᱞᱟᱡ ᱫᱚ ᱞᱟᱛᱟᱨ ᱥᱮᱫ ᱡᱷᱩᱞᱟᱹᱜ ᱛᱟᱠᱚᱣᱟ ᱩᱵ ᱧᱩᱨᱦᱟᱹᱜ ᱛᱟᱠᱚᱣᱟ ᱧᱮᱞᱚᱜ ᱛᱮ ᱥᱟᱯᱷᱟ ᱥᱟᱹᱯᱷᱤ ᱫᱚ ᱵᱟᱠᱚ ᱧᱮᱞᱚᱜᱼᱟ ᱴᱷᱤᱠ ᱞᱮᱠᱟ ᱵᱟᱠᱚ ᱦᱟᱨᱟᱜᱼᱟ ᱪᱷᱚ ᱢᱟᱹᱦᱱᱟᱹ ᱩᱢᱮᱨ ᱨᱮᱱ ᱢᱤᱦᱩ ᱧᱮᱞ ᱛᱮ ᱵᱟᱨ ᱠᱷᱚᱡ ᱯᱮ ᱢᱟᱹᱦᱱᱟᱹ ᱩᱢᱮᱨ ᱨᱮᱱ ᱢᱤᱦᱩ ᱢᱚᱱᱮ ᱠᱟᱛᱮ ᱠᱷᱟᱹᱴᱤ ᱜᱮᱢ ᱟᱸᱫᱷᱟᱜᱼᱟ ᱰᱟᱭᱨᱤᱭᱟ ᱦᱩᱭᱩᱜ ᱛᱟᱠᱚᱣᱟ ᱢᱮᱫ ᱠᱷᱚᱱ ᱫᱟᱜ ᱡᱚᱨᱚᱜ ᱛᱟᱠᱚᱣᱟ ᱦᱚᱲᱢᱚ ᱨᱮ ᱢᱟᱭᱟᱢ ᱠᱚᱢᱚᱜᱼᱟ ᱢᱮᱛᱟᱜ ᱢᱮ ᱮᱱᱤᱢᱤᱭᱟ ᱦᱩᱭᱩᱜ ᱛᱟᱠᱚᱣᱟ ᱜᱟᱹᱭ ᱵᱤᱛᱠᱤᱞ ᱠᱚ ᱛᱚᱣᱟ ᱠᱚᱢᱚᱜ ᱛᱟᱠᱚᱣᱟ ᱵᱤᱞᱤᱭᱮᱫ ᱠᱟᱱ ᱥᱤᱢ ᱟᱨ ᱜᱮᱰᱮ ᱠᱚᱫᱚ ᱵᱤᱞᱤ ᱠᱚᱢᱚᱜ ᱛᱟᱠᱚᱣᱟ ᱟᱨ ᱴᱷᱤᱠ ᱞᱮᱠᱟ ᱵᱟᱠᱚ ᱦᱟᱨᱟᱜ ᱛᱮ ᱢᱮᱨᱚᱢ ᱵᱷᱤᱰᱤ ᱥᱮ ᱥᱤᱢ ᱥᱩᱠᱨᱤ ᱠᱷᱚᱱ ᱡᱤᱞ ᱦᱚᱸ ᱠᱚᱢ ᱵᱚᱱ ᱧᱟᱢᱟ ᱯᱟᱴᱣᱟ ᱠᱚᱣᱟᱜ ᱦᱚᱲᱢᱚ ᱠᱷᱚᱱ ᱢᱤᱫ ᱞᱮᱠᱟᱱ ᱴᱚᱠᱥᱤᱱ ᱥᱮ ᱵᱤᱥ ᱩᱰᱩᱠᱚᱜᱼᱟ ᱱᱚᱣᱟ ᱴᱚᱠᱥᱤᱱ ᱥᱮ ᱵᱤᱥ ᱦᱚᱛᱮᱛᱮ ᱟᱥᱚᱠᱟᱭᱛᱮ ᱢᱤᱦᱩ ᱠᱚ ᱰᱷᱤᱨ ᱠᱚ ᱜᱩᱡᱩᱜ ᱠᱟᱱᱟ ᱫᱮᱞᱟ ᱱᱤᱛᱚᱜ ᱫᱚ ᱱᱚᱣᱟ ᱯᱟᱴᱣᱟ ᱦᱚᱛᱮᱛᱮ ᱦᱩᱭᱩᱜ ᱠᱟᱱ ᱨᱩᱣᱟᱹ ᱨᱮᱭᱟᱜ ᱨᱟᱱ ᱢᱩᱨᱜᱟᱹᱫ ᱵᱟᱵᱚᱫ ᱵᱚᱱ ᱜᱟᱞᱢᱟᱨᱟᱣᱟ ᱱᱤᱭᱚᱢ ᱞᱮᱠᱟᱛᱮ ᱟᱯᱱᱟᱨ ᱮᱞᱟᱠᱟ ᱨᱮᱱ ᱥᱟᱱᱟᱢ ᱡᱤᱭᱟᱹᱞᱤ ᱢᱤᱫ ᱫᱚᱢ ᱛᱮ ᱨᱟᱱ ᱡᱚᱢ ᱦᱚᱪᱚ ᱞᱮᱠᱚ ᱠᱷᱟᱱ ᱯᱟᱴᱣᱟ ᱨᱩᱣᱟᱹ ᱫᱚᱵᱚᱱ ᱪᱟᱵᱟ ᱫᱟᱲᱮᱭᱟᱜᱼᱟ᱾ ᱨᱟᱱ ᱡᱚᱢ ᱚᱪᱚ ᱠᱚ ᱨᱮᱭᱟᱜ ᱱᱤᱭᱚᱢ᱾ ᱰᱟᱝᱨᱟ ᱟᱨ ᱠᱟᱰᱟ ᱛᱩᱨᱩᱭ ᱪᱟᱸᱫᱚ ᱩᱢᱟᱹᱨ ᱦᱟᱹᱵᱤᱡ ᱪᱟᱸᱫᱚ ᱪᱟᱸᱫᱚ ᱯᱟᱴᱣᱟ ᱨᱟᱱ ᱫᱚ ᱡᱚᱢ ᱚᱪᱚ ᱠᱚ ᱦᱩᱭᱩᱜᱼᱟ ᱟᱨ ᱚᱱᱟ ᱛᱟᱭᱚᱢ ᱵᱚᱪᱷᱚᱨ ᱨᱮ ᱵᱟᱨ ᱫᱚᱢ ᱠᱟᱛᱮ ᱡᱚᱢ ᱤᱫᱤ ᱚᱪᱚ ᱠᱚ ᱦᱩᱭᱩᱜᱼᱟ᱾ ᱢᱮᱨᱚᱢ, ᱵᱷᱤᱰᱤ ᱟᱨ ᱥᱩᱠᱨᱤ ᱠᱚᱫᱚ᱾ ᱯᱮ ᱪᱟᱸᱫᱚ ᱯᱚᱨ ᱯᱚᱨ ᱯᱟᱴᱣᱟ ᱨᱟᱱ ᱡᱚᱢ ᱤᱫᱤ ᱚᱪᱚ ᱠᱚ ᱦᱩᱭᱩᱜᱼᱟ ᱯᱟᱴᱣᱟ ᱠᱷᱚᱱ ᱡᱤᱵᱽ ᱡᱤᱭᱟᱹᱞᱤ ᱵᱟᱧᱪᱟᱣ ᱠᱚ ᱞᱟᱹᱜᱤᱫ ᱟᱭᱢᱟ ᱞᱮᱠᱟᱱ ᱨᱟᱱ ᱜᱮ ᱢᱮᱱᱟᱜᱼᱟ ᱛᱚᱵᱮ ᱰᱟᱠᱛᱟᱨ ᱠᱚᱣᱟᱜ ᱥᱟᱞᱦᱟ ᱞᱮᱠᱟ ᱛᱮᱜᱮ ᱵᱚᱱ ᱵᱮᱣᱦᱟᱨ ᱢᱟ ᱵᱟᱡᱟᱨ ᱨᱮ ᱧᱟᱢᱚᱜ ᱠᱟᱱ ᱯᱟᱴᱣᱟ ᱨᱟᱱ ᱢᱩᱫᱽᱨᱮ ᱢᱤᱫ ᱵᱟᱨ ᱨᱟᱱ ᱵᱟᱵᱚᱫ ᱠᱷᱟᱴᱚ ᱛᱮᱧ ᱜᱟᱞᱢᱟᱨᱟᱣᱮᱫ ᱠᱟᱱᱟ ᱯᱟᱭᱯᱟᱨᱮᱡᱤᱱ ᱯᱟᱣᱰᱟᱨ ᱱᱚᱣᱟ ᱨᱟᱱ ᱫᱚ ᱟᱥᱚᱠᱟᱭᱛᱮ ᱢᱮᱨᱚᱢ ᱵᱷᱤᱰᱤ ᱟᱨ ᱢᱤᱦᱩ ᱨᱮ ᱵᱮᱣᱦᱟᱨᱚᱜ ᱠᱟᱱᱟ ᱯᱟᱸᱪ ᱠᱮᱡᱤ ᱳᱡᱚᱱ ᱨᱮᱱ ᱡᱤᱭᱟᱹᱞᱤ ᱞᱟᱹᱜᱤᱫ ᱢᱤᱫ ᱜᱨᱟᱢ ᱦᱤᱥᱟᱹᱵ ᱛᱮ ᱱᱚᱣᱟ ᱨᱟᱱ ᱮᱢᱟ ᱠᱚ ᱦᱩᱭᱩᱜᱼᱟ ᱫᱚᱥᱟᱨ ᱨᱟᱱ ᱟᱨ ᱢᱤᱫᱴᱮᱱ ᱵᱚᱱ ᱜᱟᱞᱢᱟᱨᱟᱣᱟ ᱚᱱᱟ ᱫᱚ ᱦᱩᱭᱩᱜ ᱠᱟᱱᱟ ᱯᱷᱮᱱᱵᱮᱱᱰᱟᱡᱚᱞ ᱱᱚᱣᱟ ᱨᱟᱱ ᱫᱚ ᱯᱟᱣᱰᱟᱨ ᱴᱮᱵᱽᱞᱮᱴ ᱟᱨ ᱵᱚᱞᱟᱛ ᱯᱮᱱᱮ ᱨᱩᱯ ᱨᱮᱜᱮ ᱧᱟᱢᱚᱜᱼᱟ ᱯᱟᱣᱰᱟᱨ ᱟᱨ ᱴᱮᱵᱞᱮᱴ ᱫᱚ ᱦᱩᱰᱤᱧ ᱡᱟᱹᱛ ᱨᱮᱱ ᱡᱤᱭᱟᱹᱞᱤ ᱠᱚ ᱡᱮᱞᱮᱠᱟ ᱢᱮᱨᱚᱢ ᱵᱷᱤᱰᱤ ᱥᱮ ᱢᱤᱦᱩ ᱠᱚᱨᱮ ᱵᱮᱣᱦᱟᱨᱚᱜ ᱠᱟᱱᱟ ᱢᱮᱱᱠᱷᱟᱱ ᱵᱚᱞᱟᱥ ᱫᱚ ᱞᱟᱹᱴᱩ ᱡᱤᱭᱟᱹᱞᱤ ᱢᱮᱛᱟᱜ ᱢᱮ ᱰᱟᱝᱨᱟ ᱥᱮ ᱠᱟᱰᱟ ᱮᱢᱟᱱ ᱨᱮᱵᱚᱱ ᱵᱮᱣᱦᱟᱨ ᱫᱟᱲᱮᱭᱟᱜᱼᱟ ᱯᱷᱮᱱᱵᱮᱱᱰᱟᱡᱚᱞ ᱚᱠᱟ ᱯᱟᱣᱰᱟᱨ ᱨᱩᱯ ᱨᱮ ᱧᱟᱢᱚᱜ ᱚᱱᱟ ᱫᱚ ᱢᱤᱫ ᱜᱨᱟᱢ ᱯᱟᱣᱰᱟᱨ ᱯᱚᱧᱪᱟᱥ ᱠᱮᱡᱤ ᱳᱡᱚᱱ ᱨᱮᱱ ᱡᱤᱭᱟᱹᱞᱤ ᱞᱟᱹᱜᱤᱫ ᱵᱮᱣᱦᱟᱨᱚᱜᱼᱟ ᱟᱫᱚ ᱡᱤᱭᱟᱹᱞᱤ ᱠᱚᱣᱟᱜ ᱳᱡᱚᱱ ᱪᱮᱫ ᱞᱮᱠᱟ ᱛᱟᱦᱮᱱᱟ ᱚᱱᱟ ᱦᱤᱥᱟᱹᱵ ᱛᱮ ᱯᱟᱣᱰᱟᱨ ᱨᱮᱭᱟᱜ ᱯᱚᱨᱤᱢᱟᱱ ᱫᱚᱵᱚᱱ ᱵᱟᱲᱦᱟᱣᱟ ᱯᱷᱮᱱᱵᱮᱱᱰᱟᱡᱳᱞ ᱴᱮᱵᱽᱞᱮᱴ ᱱᱚᱣᱟ ᱫᱚ ᱮᱠᱥᱚ ᱯᱚᱧᱪᱟᱥ ᱮᱢ ᱡᱤ ᱨᱮᱭᱟᱜ ᱛᱟᱦᱮᱱᱟ ᱟᱫᱚ ᱢᱤᱫᱴᱮᱡ ᱴᱮᱵᱞᱮᱴ 30 ᱠᱮᱡᱤ ᱳᱡᱚᱱ ᱨᱮᱱ ᱡᱤᱭᱟᱹᱞᱤ ᱞᱟᱹᱜᱤᱫ ᱵᱮᱣᱦᱟᱨᱚᱜᱼᱟ ᱯᱷᱮᱱᱵᱮᱱᱰᱟᱡᱚᱞ ᱵᱳᱞᱟᱥ ᱡᱟᱦᱟᱸ ᱫᱚ ᱰᱮᱲ ᱜᱨᱟᱢ ᱨᱩᱯ ᱨᱮ ᱧᱟᱢᱚᱜ ᱠᱟᱱ ᱢᱤᱢᱤᱫ ᱜᱚᱴᱮᱡ ᱵᱳᱞᱟᱥ 300 ᱠᱮᱡᱤ ᱳᱡᱚᱱ ᱨᱮᱱ ᱡᱤᱭᱟᱹᱞᱤ ᱠᱚ ᱞᱟᱹᱜᱤᱫ ᱵᱚᱱ ᱵᱮᱣᱦᱟᱨᱟ ᱱᱚᱣᱟ ᱪᱷᱟᱰᱟ ᱟᱨᱦᱚᱸ ᱟᱭᱢᱟ ᱨᱟᱱ ᱠᱚ ᱢᱮᱱᱟᱜᱼᱟ ᱡᱮᱞᱮᱠᱟ ᱮᱞᱵᱮᱱᱰᱟᱡᱚᱞ ᱢᱮᱵᱮᱱᱰᱟᱡᱚᱞ ᱚᱠᱥᱤᱠᱞᱳᱡᱤᱱᱟᱭᱤᱰ ᱞᱤᱵᱟᱢᱤᱡᱚᱞ ᱮᱢᱟᱱ ᱨᱟᱱ ᱠᱚ ᱱᱚᱣᱟ ᱠᱚ ᱨᱟᱱ ᱫᱚ ᱰᱟᱠᱛᱟᱨ ᱠᱚᱣᱟᱜ ᱥᱟᱞᱦᱟ ᱞᱮᱠᱟ ᱛᱮᱵᱚᱱ ᱵᱮᱣᱦᱟᱨᱟ ᱱᱤᱛᱚᱜ ᱫᱚ ᱯᱟᱴᱣᱟ ᱨᱟᱱ ᱵᱮᱣᱦᱟᱨ ᱨᱮᱭᱟᱜ ᱢᱤᱫ ᱵᱟᱨ ᱱᱤᱭᱚᱢ ᱵᱟᱵᱚᱛ ᱵᱚᱱ ᱜᱟᱞᱢᱟᱨᱟᱣᱟ ᱯᱟᱴᱣᱟ ᱨᱟᱱ ᱫᱚ ᱠᱷᱟᱹᱞᱤ ᱞᱟᱡ ᱨᱮ ᱡᱚᱢ ᱚᱪᱚ ᱠᱚ ᱦᱩᱭᱩᱜᱼᱟ ᱯᱟᱴᱣᱟ ᱨᱟᱱ ᱮᱢᱟ ᱠᱚ ᱥᱟᱶ ᱥᱟᱶᱛᱮ ᱵᱷᱤᱴᱟᱢᱤᱱ ᱵᱤ ᱠᱚᱢᱯᱞᱮᱠᱥ ᱜᱩᱴ ᱨᱮᱭᱟᱜ ᱨᱟᱱ ᱵᱮᱣᱦᱟᱨ ᱞᱮᱠᱷᱟᱱ ᱱᱟᱯᱟᱭ ᱦᱩᱭᱩᱜᱼᱟ ᱵᱷᱚᱨᱛᱤ ᱦᱚᱲᱢᱚ ᱢᱮᱱᱟᱜ ᱠᱚ ᱡᱤᱭᱟᱹᱞᱤ ᱠᱚᱫᱚ ᱰᱟᱠᱛᱟᱨ ᱠᱚᱣᱟᱜ ᱥᱟᱞᱦᱟ ᱞᱮᱠᱟᱛᱮ ᱯᱟᱴᱣᱟ ᱨᱟᱱ ᱡᱚᱢ ᱚᱪᱚ ᱠᱚ ᱦᱩᱭᱩᱜᱼᱟ ᱟᱨ ᱵᱟᱝᱠᱷᱟᱱ ᱦᱚᱯᱚᱱ ᱠᱚ ᱱᱚᱥᱴᱚᱜ ᱨᱮᱭᱟᱜ ᱵᱚᱛᱚᱨ ᱢᱮᱱᱟᱜᱼᱟ ᱮᱴᱟᱜ ᱨᱩᱣᱟᱹ ᱛᱮᱠᱚ ᱡᱟᱹᱵᱩᱱ ᱟᱠᱟᱱ ᱡᱤᱭᱟᱹᱞᱤ ᱠᱚᱫᱚ ᱯᱟᱴᱣᱟ ᱨᱟᱱ ᱵᱟᱝ ᱮᱢᱟ ᱠᱚᱜᱮ ᱵᱷᱟᱹᱜᱤᱭᱟ ᱱᱚᱜᱼᱚᱭ ᱵᱚᱱ ᱟᱸᱡᱚᱢ ᱠᱮᱫᱟ ᱯᱟᱴᱣᱟ ᱦᱚᱛᱮᱛᱮ ᱦᱩᱭᱩᱜ ᱠᱟᱱ ᱨᱩᱣᱟᱹ ᱟᱨ ᱚᱱᱟ ᱠᱷᱚᱱ ᱡᱤᱭᱟᱹᱞᱤ ᱠᱚ ᱵᱟᱧᱪᱟᱣ ᱠᱚ ᱨᱮᱭᱟᱜ ᱯᱚᱱᱛᱷᱟ ᱵᱟᱵᱚᱫ ᱛᱚᱵᱮ ᱜᱟᱛᱮ ᱠᱚ ᱛᱮᱦᱮᱧᱟᱜ ᱜᱟᱞᱢᱟᱨᱟᱣ ᱪᱮᱫ ᱞᱮᱠᱟᱯᱮ ᱵᱩᱡᱷᱟᱹᱣ ᱠᱮᱫᱟ ᱱᱚᱣᱟ ᱠᱚᱢ ᱥᱚᱢᱚᱭ ᱨᱮ ᱫᱟᱲᱮᱭᱟᱜ ᱵᱷᱳᱨᱤᱧ ᱠᱩᱨᱩᱢᱩᱴᱩ ᱠᱮᱫᱟ ᱯᱟᱴᱣᱟ ᱵᱟᱵᱚᱫ ᱞᱟᱹᱞᱟᱹᱭ ᱨᱮᱭᱟᱜ ᱟᱫᱚ ᱮᱱᱦᱚᱸ ᱡᱟᱦᱟᱱ ᱠᱩᱠᱞᱤ ᱛᱟᱦᱮᱱ ᱠᱷᱟᱱ ᱠᱚᱢᱮᱱᱴ ᱵᱚᱠᱥ ᱨᱮ ᱥᱚᱫᱚᱨ ᱛᱟᱵᱚᱱ ᱯᱮ ᱢᱟ ᱛᱮᱦᱮᱧ ᱫᱚ ᱱᱚᱰᱮ ᱜᱤᱧ ᱢᱩᱪᱟᱹᱫ ᱮᱫ ᱠᱟᱱᱟ ᱥᱟᱱᱟᱢ ᱠᱚ ᱱᱟᱯᱟᱭ ᱛᱮ ᱛᱟᱦᱮᱱ ᱛᱟᱵᱚᱱ ᱯᱮ ᱟᱨ ᱱᱚᱣᱟ ᱵᱷᱤᱰᱤᱭᱳ ᱢᱩᱪᱟᱹᱫ ᱦᱟᱹᱵᱤᱡ ᱟᱸᱡᱚᱢ ᱞᱟᱹᱜᱤᱫ ᱟᱭᱢᱟ ᱟᱭᱢᱟ ᱥᱟᱨᱦᱟᱣ ᱟᱨ ᱡᱚᱦᱟᱨ